ᱥᱟᱱᱟᱢ ᱠᱚ ᱡᱚᱦᱟᱨ ᱡᱚᱦᱟᱨ ᱜᱮ ᱟᱹᱞᱤᱧ ᱥᱮᱫ ᱠᱷᱚᱱ ᱟᱹᱞᱤᱧ ᱜᱮ ᱵᱚᱞᱮ ᱜᱟᱛᱮ ᱠᱟᱱᱟᱞᱤᱧ ᱤᱧ ᱫᱚ ᱡᱮᱢᱥ ᱦᱮᱢᱵᱨᱚᱢ ᱟᱨ ᱤᱧ ᱫᱚ ᱯᱨᱚᱥᱚᱱᱡᱤᱛ ᱠᱤᱥᱠᱩ ᱦᱟᱣ ᱟᱨ ᱟᱞᱟᱝ ᱨᱮᱱ ᱚᱰᱤᱭᱮᱱᱥ ᱠᱚ ᱞᱟᱹᱜᱤᱫ ᱟᱞᱟᱝ ᱨᱮᱱ ᱵᱷᱤᱭᱩᱣᱟᱨᱥ ᱠᱚ ᱞᱟᱹᱜᱤᱫ ᱡᱟᱦᱟᱱᱟᱜ ᱢᱟᱥᱮ ᱞᱟᱹᱭ ᱛᱟᱞᱟᱝ ᱢᱮ ᱡᱟᱦᱟᱱᱟᱜ ᱪᱮᱫ ᱞᱟᱝ ᱢᱮᱱᱟ ᱟᱞᱟᱝ ᱨᱮᱱ ᱵᱷᱤᱭᱩᱣᱟᱨᱥ ᱠᱚ ᱞᱟᱹᱜᱤᱫ ᱟᱯᱮ ᱡᱮ ᱟᱹᱞᱤᱧᱟᱜ ᱱᱚᱜᱼᱚᱭ ᱯᱮ ᱧᱮᱞᱮᱫ ᱠᱟᱱ ᱟᱹᱞᱤᱧ ᱞᱤᱧ ᱜᱟᱞᱢᱟᱨᱟᱜ ᱠᱟᱱ ᱛᱚ ᱥᱟᱯᱳᱨᱴ ᱮᱢᱟᱞᱤᱧ ᱯᱮ ᱮᱱᱛᱮᱫ ᱡᱟᱦᱟᱸ ᱛᱤᱥ ᱟᱹᱞᱤᱧ ᱞᱤᱧ ᱛᱟᱦᱮᱸ ᱤᱫᱤᱜ ᱜᱮᱭᱟ ᱟᱯᱮ ᱠᱚ ᱛᱟᱞᱟᱛᱮ ᱱᱚᱜᱼᱚᱭ ᱱᱤᱛᱚᱜ ᱞᱤᱧ ᱧᱮᱞᱚᱜ ᱠᱟᱱ ᱪᱮᱫ ᱞᱮᱠᱟ ᱟᱨ ᱚᱱᱠᱟ ᱜᱮᱞᱤᱧ ᱛᱟᱦᱮᱸ ᱤᱫᱤᱜᱼᱟ ᱵᱚᱞᱮ ᱟᱨ ᱪᱮᱫ ᱞᱟᱝ ᱢᱮᱱᱟ ᱟᱢ ᱡᱟᱦᱟᱱᱟᱜ ᱨᱚᱲ ᱢᱮ ᱤᱧ ᱫᱚ ᱱᱚᱣᱟᱧ ᱨᱚᱲ ᱦᱚᱪᱚᱭᱮᱫ ᱛᱟᱞᱟᱝᱟ ᱟᱞᱟᱝ ᱨᱮᱱ ᱚᱰᱤᱭᱮᱱᱥ ᱠᱚᱦᱚᱸ ᱠᱚ ᱟᱸᱡᱚᱢᱟ ᱟᱨ ᱟᱞᱟᱝ ᱦᱚᱸᱞᱟᱝ ᱜᱟᱞᱢᱟᱨᱟᱣᱟ ᱦᱮᱸ ᱟᱞᱟᱝ ᱦᱚᱸᱞᱟᱝ ᱜᱟᱞᱢᱟᱨᱟᱣᱟ ᱟᱭᱢᱟ ᱫᱤᱱ ᱠᱷᱚᱱ ᱵᱟᱞᱟᱝ ᱧᱟᱯᱟᱢ ᱵᱟᱲᱟᱜᱼᱟ ᱵᱟᱠᱷᱟᱡ ᱫᱚ ᱪᱮᱫ ᱠᱚ ᱢᱮᱛᱟᱜᱼᱟ ᱟᱪᱪᱷᱟ

ᱦᱮᱸ ᱵᱚᱞᱮ ᱛᱤᱱᱟᱹᱜ ᱜᱟᱱᱮᱢ ᱥᱟᱦᱟᱣᱟ ᱤᱱᱟᱹᱜ ᱜᱟᱱᱤᱧ ᱛᱟᱣᱟᱜ ᱢᱮᱭᱟ ᱟᱹᱰᱤ ᱢᱚᱡᱽ ᱟᱹᱰᱤ ᱢᱚᱡᱽ ᱦᱮᱸ ᱛᱚᱵᱮ ᱥᱮ ᱟᱢ ᱦᱚᱸ ᱛᱷᱚᱲᱟ ᱜᱟᱱ ᱟᱫᱚ ᱚᱱᱠᱟ ᱠᱮ ᱢᱮ ᱞᱮᱠᱟᱢ ᱟᱹᱭᱠᱟᱹᱣᱟ ᱦᱮᱸ ᱦᱮᱸ ᱟᱫᱚ ᱚᱱᱟᱜᱮ ᱚᱲᱟᱜ ᱥᱮᱫ ᱫᱚ ᱛᱤᱥ ᱞᱟᱝ ᱪᱟᱞᱟᱜᱼᱟ ᱟᱫᱚᱭᱟ ᱪᱟᱞᱟᱜ ᱟᱞᱟᱝ ᱞᱟᱹᱭ ᱛᱟᱞᱟᱝ ᱢᱮ ᱟᱭᱢᱟ ᱫᱤᱱ ᱫᱚ ᱵᱟᱹᱱᱩᱜᱼᱟ ᱫᱤᱱ ᱠᱚᱫᱚ ᱥᱩᱨ ᱠᱟᱱᱟ ᱪᱟᱞᱟᱜ ᱡᱟᱹᱨᱩᱲᱟ ᱩᱥᱟᱹᱨᱟ ᱢᱟᱪᱷᱟ ᱜᱮ ᱱᱟᱦᱟᱜ ᱠᱚᱭᱮᱠᱴᱟ ᱢᱟᱹᱦᱱᱟᱹ ᱯᱟᱨᱚᱢ ᱞᱮᱱᱠᱷᱟᱱ ᱞᱟᱝ ᱪᱟᱞᱟᱜ ᱟᱞᱟᱝ ᱤᱧᱟᱹᱜ ᱢᱟᱠᱚ ᱵᱟᱰᱟᱭ ᱜᱮᱭᱟ ᱟᱪᱪᱷᱟ ᱟᱥᱟᱢ ᱵᱨᱚ ᱚᱯᱷᱤᱥᱤᱭᱟᱞ ᱢᱟ ᱪᱮᱱᱮᱞ ᱠᱟᱱᱟ ᱦᱩᱸ ᱟᱨ ᱟᱢᱟᱜ ᱦᱚᱸ ᱞᱟᱹᱭ ᱛᱟᱞᱟᱝ ᱢᱟ ᱟᱞᱟᱝ ᱨᱮᱱ ᱵᱷᱤᱣᱟᱨᱥ ᱠᱚ ᱦᱮᱸ ᱟᱨ ᱵᱚᱞᱮ ᱠᱤ ᱤᱧ ᱨᱮᱱ ᱜᱟᱛᱮᱭᱟᱜ ᱢᱟ ᱵᱟᱰᱟᱭ ᱜᱮᱭᱟ ᱯᱮ ᱟᱥᱟᱢ ᱵᱨᱚ ᱚᱯᱷᱤᱥᱟᱨ ᱟᱨ ᱚᱠᱟᱴᱟᱜ ᱟᱨ ᱢᱤᱫᱴᱮᱡ ᱢᱮᱱᱟᱜᱼᱟ ᱤᱧᱟᱹᱜ ᱵᱚᱞᱮ ᱠᱤ ᱚᱱᱟ ᱫᱚ ᱵᱷᱤᱞᱮᱡᱽ ᱵᱚᱭ ᱤᱥ ᱵᱮᱠ ᱱᱚᱣᱟ ᱥᱟᱯᱳᱨᱴ ᱛᱟᱵᱚᱱ ᱯᱮ ᱟᱨ ᱯᱷᱮᱥᱵᱩᱠ ᱨᱮ ᱢᱮᱱᱟᱜᱼᱟ ᱱᱚᱣᱟ ᱜᱮ ᱯᱮᱡᱽ ᱯᱮᱡᱽ ᱜᱮ ᱦᱟᱝ ᱦᱮᱸ ᱯᱮᱡᱽ ᱜᱮ ᱚᱱᱟ ᱟᱯᱮ ᱯᱮ ᱥᱟᱯᱳᱨᱴ ᱫᱟᱲᱮᱭᱟᱜᱼᱟ ᱟᱨ ᱥᱟᱯᱳᱨᱴ ᱛᱟᱵᱚᱱ ᱯᱮ ᱡᱚᱛᱚ ᱦᱚᱲ ᱜᱮ ᱦᱮᱸ ᱟᱨ ᱤᱭᱩᱴᱩᱵᱽ ᱦᱚᱸ ᱱᱚᱣᱟ ᱛᱮᱜᱮ ᱪᱟᱹᱞᱩ ᱟᱠᱟᱱᱟ ᱵᱷᱤᱞᱮᱡᱽ ᱵᱚᱭ ᱤᱥ ᱵᱮᱠ ᱵᱷᱤᱞᱮᱡᱽ ᱵᱚᱭ ᱤᱥ ᱵᱮᱠ ᱤᱭᱩᱴᱩᱵᱽ ᱪᱮᱱᱮᱞ ᱦᱮᱸ ᱛᱚᱵᱮ ᱟᱯᱮ ᱱᱚᱣᱟ ᱡᱚᱛᱚ ᱦᱚᱲ ᱥᱟᱯᱳᱨᱴ ᱛᱟᱵᱚᱱ ᱯᱮ ᱟᱨ ᱥᱟᱵᱥᱠᱨᱟᱭᱤᱵ ᱛᱟᱵᱚᱱ ᱯᱮ ᱟᱵᱚ ᱟᱥᱟᱢ ᱨᱮ ᱫᱚ ᱟᱹᱰᱤ ᱠᱚᱢ ᱤᱭᱩᱴᱩᱵᱟᱨ ᱢᱟᱱᱮ ᱵᱟᱠᱚ ᱵᱟᱰᱟᱭᱟ ᱤᱭᱩᱴᱩᱵᱽ ᱛᱮ ᱛᱤᱱᱟᱹᱜ ᱟᱨᱱᱤᱝ ᱦᱩᱭᱩᱜᱼᱟ ᱛᱤᱱᱟᱹᱜ ᱠᱟᱢᱟᱣ ᱦᱩᱭᱩᱜ ᱠᱟᱱᱟ ᱚᱱᱟ ᱦᱚᱸ ᱵᱟᱠᱚ ᱵᱟᱰᱟᱭᱟ ᱞᱟᱹᱴᱩ ᱯᱷᱳᱱ ᱢᱮᱱᱟᱜ ᱛᱟᱠᱚ ᱤᱭᱟᱹ ᱩᱱᱠᱩ ᱠᱚᱢᱟ ᱴᱟᱭᱤᱢ ᱯᱟᱥ ᱦᱟᱹᱱᱤ ᱴᱷᱮᱡ ᱤᱭᱟᱹ ᱯᱷᱳᱱ ᱱᱟᱹᱭ ᱴᱷᱮᱡ ᱯᱷᱳᱱ ᱱᱟᱹᱭ ᱴᱷᱮᱡ ᱢᱮᱥᱮᱧᱡᱟᱨ ᱦᱳᱣᱟᱴᱥᱟᱯ ᱤᱱᱟᱹ ᱨᱮᱜᱮ ᱵᱮᱥᱛᱚ ᱵᱚᱱ ᱛᱟᱦᱮᱱ ᱠᱟᱱᱟ ᱡᱚᱛᱚ ᱦᱚᱲ ᱜᱮ ᱟᱫᱚ ᱟᱵᱚ ᱜᱮ ᱟᱵᱚ ᱡᱚᱛᱚ ᱦᱚᱲ ᱜᱮ ᱡᱮ ᱵᱞᱚᱜ ᱪᱮᱱᱮᱞ ᱠᱷᱩᱞᱟᱹᱣ ᱠᱟᱛᱮ ᱡᱟᱦᱟᱸᱴᱟᱜ ᱡᱟᱦᱟᱸᱴᱟᱜ ᱪᱮᱱᱮᱞ ᱠᱷᱩᱞᱟᱹᱣ ᱠᱟᱛᱮ ᱵᱚᱱ ᱵᱮᱱᱟᱣ ᱤᱫᱤ ᱵᱟᱲᱟ ᱞᱮᱠᱷᱟᱡ ᱢᱤᱫ ᱫᱤᱱ ᱦᱤᱞᱳᱜ ᱵᱟᱝ ᱢᱤᱫ ᱫᱤᱱ ᱵᱚ ᱵᱷᱟᱭᱨᱟᱞᱚᱜ ᱜᱮᱭᱟ ᱮᱱᱠᱷᱟᱱ ᱫᱚ ᱟᱢᱟᱜ ᱞᱟᱭᱤᱯᱷ ᱦᱚᱸ ᱥᱟᱠᱥᱮᱥ ᱩᱛᱟᱹᱨᱚᱜ ᱛᱟᱢᱟ ᱟᱢ ᱪᱮᱫ ᱮᱢ ᱠᱩᱠᱢᱩ ᱠᱟᱜ ᱚᱱᱟ ᱦᱚᱸ ᱥᱟᱠᱥᱮᱥᱚᱜ ᱛᱟᱢᱟ ᱵᱤᱞᱠᱩᱞ ᱦᱮᱸ ᱠᱟᱱᱟ ᱥᱮ ᱵᱤᱞᱠᱩᱞ ᱵᱟᱝ? ᱦᱩᱭᱩᱜᱼᱟ ᱦᱮᱸ ᱛᱚ ᱟᱨ ᱪᱮᱫ ᱞᱟᱝ ᱢᱮᱱᱟ ᱵᱚᱞᱮ ᱠᱤ ᱠᱩᱨᱩᱢᱩᱴᱩ ᱦᱩᱭᱩᱜᱼᱟ ᱠᱩᱨᱩᱢᱩᱴᱩ ᱟᱵᱚ ᱵᱟᱲᱜᱮ ᱨᱮ ᱥᱮ ᱵᱟᱹᱭᱦᱟᱹᱲ ᱨᱮ ᱪᱮᱫ ᱞᱮᱠᱟ ᱵᱚ ᱪᱟᱥᱚᱜ ᱠᱟᱱᱟ ᱚᱱᱠᱟ ᱜᱮ ᱛᱷᱚᱲᱟ ᱫᱤᱱ ᱱᱚᱣᱟ ᱮᱠᱴᱤᱝ ᱨᱮ ᱮᱠᱴᱤᱝ ᱨᱮ ᱥᱮ ᱟᱢ ᱡᱩᱫᱤᱢ ᱛᱷᱚᱲᱟ ᱜᱟᱱᱮᱢ ᱢᱮᱦᱱᱚᱛ ᱞᱮᱱᱠᱷᱟᱡ ᱢᱟ ᱚᱱᱟ ᱢᱟ ᱡᱚᱛᱚ ᱜᱮ ᱢᱟ ᱦᱩᱭᱩᱜ ᱛᱟᱢ ᱵᱤᱞᱠᱩᱞ ᱦᱩᱭᱩᱜᱼᱟ ᱚᱱᱠᱟ ᱜᱮ ᱟᱵᱚ ᱦᱚᱸ ᱟᱸ, ᱟᱵᱚ ᱥᱮᱫ ᱵᱩᱡᱷᱟᱹᱣ ᱢᱮ ᱟᱵᱚ ᱟᱥᱟᱢ ᱠᱚᱞᱚᱱᱤ ᱫᱚ ᱢᱚᱛᱞᱚᱵ ᱯᱟᱭᱥᱟ ᱴᱟᱠᱟ ᱠᱟᱢᱟᱣ ᱞᱟᱹᱜᱤᱫ ᱟᱹᱰᱤ ᱢᱩᱥᱠᱤᱞ ᱦᱮᱸ ᱠᱟᱱᱟ ᱥᱮ ᱵᱟᱝ? ᱟᱹᱰᱤ ᱢᱩᱥᱠᱤᱞ ᱥᱟᱹᱨᱤ ᱜᱮ ᱥᱟᱹᱨᱤᱜᱮ ᱠᱷᱟᱹᱞᱤ ᱵᱚᱞᱮ ᱚᱲᱟᱜ ᱨᱮ ᱛᱟᱦᱮᱸ ᱠᱟᱛᱮ ᱯᱟᱭᱥᱟ ᱠᱟᱢᱟᱣᱮᱢ ᱜᱚᱴᱟᱭᱟ ᱵᱟᱝ ᱦᱩᱭᱩᱜᱼᱟ ᱛᱚ ᱡᱟᱹᱨᱩᱲ ᱜᱮ ᱟᱢ ᱡᱟᱦᱟᱱᱟᱜ ᱩᱯᱟᱹᱭ ᱛᱤᱥ ᱨᱮᱦᱚᱸ ᱟᱵᱚᱣᱟᱜ ᱞᱟᱭᱤᱯᱷ ᱫᱚ ᱵᱟᱭ ᱪᱮᱧᱡᱽ ᱫᱟᱲᱮᱭᱟᱜᱼᱟ ᱚᱱᱟ ᱫᱩ ᱥᱚ ᱪᱟᱨ ᱥᱚ ᱦᱟᱡᱟᱨ ᱴᱟᱠᱟ ᱠᱟᱢᱟᱣ ᱛᱮᱫᱚ ᱮᱱᱠᱷᱟᱱ ᱫᱚ ᱟᱵᱚ ᱟᱵᱚᱣᱟᱜ ᱞᱟᱭᱤᱯᱷ ᱫᱚ ᱪᱤᱠᱟᱛᱮ ᱪᱮᱧᱡᱚᱜᱼᱟ ᱱᱤᱛᱚᱜ ᱵᱩᱡᱷᱟᱹᱣ ᱢᱮ ᱟᱵᱚ ᱥᱚᱨᱠᱟᱨ ᱵᱟᱭ ᱵᱮᱸᱜᱮᱫ ᱵᱚᱱ ᱠᱟᱱᱟ ᱪᱟᱹᱠᱨᱤ ᱵᱟᱵᱚᱱ ᱧᱟᱢ ᱮᱫᱟ

ᱮᱠᱟᱞ ᱜᱮ ᱦᱩᱫᱤᱥ ᱦᱩᱭᱩᱜ ᱜᱮᱭᱟ ᱚᱲᱟᱜ ᱨᱮ ᱵᱟᱠᱷᱟᱱ ᱠᱷᱟᱹᱞᱤ ᱚᱲᱟᱜ ᱨᱮᱢ ᱛᱟᱦᱮᱱᱟ ᱟᱨᱮᱢ ᱢᱮᱱᱟ ᱤᱧᱟᱹᱜ ᱯᱷᱤᱭᱩᱪᱟᱨ ᱫᱚ ᱪᱮᱫ ᱞᱮᱠᱟ ᱪᱚᱝ ᱦᱟᱸᱜ ᱵᱟᱝ ᱞᱮᱠᱟ ᱪᱚᱝ ᱦᱟᱸᱜ ᱚᱱᱟ ᱛᱮᱫᱚ ᱵᱟᱝ ᱦᱩᱭᱩᱜᱼᱟ ᱛᱚ ᱟᱨ ᱢᱤᱫᱴᱮᱡ ᱠᱟᱛᱷᱟᱧ ᱞᱟᱹᱭ ᱵᱚᱱᱟ ᱛᱚᱵᱮ ᱟᱞᱟᱝ ᱢᱟ ᱟᱞᱟᱝ ᱴᱷᱤᱠ ᱜᱮᱭᱟ ᱪᱟᱭ ᱞᱟᱹᱴᱩᱭ ᱱᱟᱞᱟᱝ ᱠᱚᱲᱟ ᱠᱟᱹᱴᱤᱡ ᱧᱚᱜ ᱨᱮᱫᱚ ᱵᱚᱫᱢᱟᱥ ᱧᱚᱜ ᱜᱮᱢ ᱛᱟᱦᱮᱱ ᱜᱮᱭᱟ ᱵᱚ ᱡᱚᱛᱚ ᱦᱚᱲ ᱜᱮ ᱟᱫᱚ ᱱᱤᱛᱚᱜ ᱫᱚ ᱞᱟᱹᱴᱩ ᱧᱚᱜ ᱠᱟᱛᱮ ᱫᱚ ᱟᱹᱰᱤ ᱢᱚᱛᱞᱚᱵ ᱚᱱᱟ ᱦᱩᱫᱤᱥ ᱜᱮ ᱵᱚᱫᱚᱞᱚᱜ ᱠᱟᱱᱟ

ᱡᱟᱦᱟᱱᱟᱜ ᱱᱤᱭᱟᱹ ᱰᱟᱺᱜᱩᱣᱟᱹ ᱩᱢᱩᱞ ᱨᱮ ᱵᱚᱞᱮ ᱟᱢ ᱵᱟᱢ ᱠᱟᱢᱟᱣ ᱞᱮᱠᱷᱟᱱ ᱟᱨ ᱟᱢ ᱰᱟᱭᱨᱮᱠᱴᱞᱤ ᱟᱢ ᱠᱩᱲᱤ ᱯᱷᱚᱴᱟᱣ ᱠᱟᱛᱮ ᱵᱟᱯᱞᱟᱜ ᱥᱮᱢ ᱜᱚᱴᱟᱭᱟ ᱞᱟᱸᱫᱟ ᱨᱮᱭᱟᱜ ᱠᱟᱛᱷᱟ ᱠᱟᱱᱟ ᱟᱞᱚᱯᱮ ᱞᱟᱸᱫᱟᱭᱟ ᱟᱹᱞᱤᱧ ᱧᱮᱞ ᱛᱮᱫᱚ ᱟᱹᱞᱤᱧ ᱞᱤᱧ ᱞᱟᱸᱫᱟᱭ ᱫᱟᱞᱤᱧ ᱵᱚᱞᱮ ᱚᱱᱠᱟᱱᱟᱜ ᱠᱟᱛᱷᱟ ᱜᱮᱞᱤᱧ ᱨᱚᱲ ᱡᱚᱥ ᱠᱮᱫᱟ ᱟᱫᱚ ᱪᱮᱫ ᱮᱢ ᱢᱮᱱᱟ ᱵᱚᱞᱮ ᱞᱤᱧ ᱮᱱᱦᱚᱸ ᱞᱤᱧ ᱨᱚᱲ ᱛᱷᱚᱲᱟ ᱠᱟᱜ ᱠᱟᱱᱟ ᱵᱟᱹᱲᱤᱡ ᱟᱞᱚᱯᱮ ᱵᱩᱡᱷᱟᱹᱣᱟ ᱵᱚᱞᱮ ᱠᱮ ᱱᱮᱛᱟᱨ ᱠᱷᱟᱹᱞᱤ ᱵᱚᱞᱮ ᱦᱟᱨᱟ ᱟᱢ ᱠᱚᱲᱟᱭᱱᱟᱢ ᱠᱩᱲᱤᱢ ᱯᱷᱚᱴᱟᱣ ᱠᱮᱫᱮᱭᱟ ᱟᱹᱜᱩ ᱠᱮᱫᱮᱭᱟᱢ ᱚᱲᱟᱜ ᱛᱮ ᱵᱟᱯᱞᱟ ᱠᱮᱫᱮᱭᱟᱢ ᱟᱨ ᱥᱮᱥ ᱢᱮᱥ ᱨᱮᱫᱚ ᱪᱮᱫ ᱦᱩᱭᱩᱜ ᱠᱟᱱᱟ ᱵᱚᱞᱮ ᱟᱹᱰᱤ ᱢᱩᱥᱠᱤᱞ ᱛᱮ ᱡᱤᱱᱫᱮᱜᱤ ᱠᱷᱟᱴᱟᱣ ᱢᱮ ᱟᱹᱰᱤ ᱢᱩᱥᱠᱤᱞ ᱢᱩᱥᱞᱟᱹ ᱴᱚᱞᱟ ᱥᱮᱫ ᱪᱟᱞᱟᱜ ᱢᱮ ᱠᱟᱹᱢᱤ ᱢᱮ ᱠᱟᱢᱞᱟᱜ ᱢᱮ ᱤᱱᱟᱹ ᱯᱚᱨᱮ ᱨᱮ ᱫᱟᱠᱟᱢ ᱡᱚᱢᱟ ᱢᱟᱹᱰᱤᱢ ᱦᱚᱵᱟᱜᱟ ᱚᱱᱟᱜᱮ ᱪᱟᱞᱟᱜ ᱠᱟᱱᱟ ᱛᱚ ᱚᱱᱟᱛᱮ ᱵᱚᱞᱮ ᱞᱟᱦᱟ ᱫᱚ ᱟᱯᱱᱟᱨ ᱧᱮᱞ ᱞᱟᱦᱟᱜ ᱢᱮ ᱟᱢ ᱛᱮ ᱟᱢ ᱰᱮᱵᱷᱞᱚᱯᱚᱜ ᱢᱮ ᱟᱢᱟᱜ ᱯᱷᱤᱭᱩᱪᱟᱨ ᱵᱮᱱᱟᱣ ᱛᱟᱢ ᱦᱮᱸ ᱟᱢᱟᱜ ᱯᱷᱤᱭᱩᱪᱟᱨ ᱮᱢ ᱵᱮᱱᱟᱣ ᱞᱮᱠᱷᱟᱡ ᱢᱟᱱᱮ ᱠᱤ ᱞᱟᱭᱤᱯ ᱪᱮᱧᱡᱽ ᱦᱮᱸ ᱞᱟᱭᱤᱯ ᱯᱚᱨᱤᱵᱚᱨᱛᱚᱱ ᱨᱮᱫᱚ ᱥᱚᱢᱚᱭ ᱫᱚ ᱞᱟᱜᱟᱜ ᱜᱮᱭᱟ ᱛᱚ ᱥᱚᱢᱚᱭ ᱞᱟᱜᱟᱜ ᱠᱷᱟᱹᱛᱤᱨ ᱛᱮ ᱥᱚᱢᱚᱭ ᱮᱢᱚᱜ ᱡᱟᱹᱨᱩᱲ ᱦᱚᱸ ᱮᱠᱫᱚᱢ ᱡᱟᱹᱨᱩᱲ ᱜᱮᱭᱟ ᱛᱮ ᱟᱹᱰᱤ ᱠᱟᱡᱟᱠ ᱡᱟᱹᱨᱩᱲ ᱢᱮᱱᱟᱜᱼᱟ ᱦᱮᱸ ᱛᱚ ᱢᱤᱫᱴᱮᱡ ᱞᱟᱭᱟᱛ ᱫᱚ ᱵᱚᱞᱮ ᱠᱤ ᱟᱹᱰᱤ ᱟᱭᱢᱟ ᱠᱤᱢᱚᱛ ᱠᱟᱱᱟ ᱵᱟᱠᱷᱟᱡ ᱫᱚ ᱵᱟᱝ ᱦᱩᱭᱩᱜᱼᱟ ᱛᱚ ᱩᱥᱟᱹᱨᱟ ᱫᱚ ᱟᱢ ᱪᱷᱚᱭ ᱢᱟᱥᱮᱢ ᱠᱟᱹᱢᱤ ᱠᱮᱫᱟ ᱟᱨ ᱢᱮᱱ ᱠᱮᱫᱟ ᱤᱧᱟᱹᱜ ᱞᱟᱭᱤᱯ ᱥᱮᱴᱤᱝ ᱱᱟ ᱚᱱᱠᱟ ᱠᱟᱛᱷᱟ ᱵᱟᱝ ᱠᱟᱱᱟ ᱯᱩᱨᱟ ᱠᱷᱟᱴᱟᱜ ᱡᱟᱹᱨᱩᱲ ᱜᱮ ᱟᱹᱣᱨᱤᱢ ᱠᱚᱢᱯᱞᱤᱴ ᱦᱟᱹᱵᱤᱡ ᱠᱷᱟᱴᱟᱜ ᱨᱮ ᱛᱟᱦᱮᱱ ᱢᱮ ᱛᱟᱦᱚᱞᱮ ᱡᱤᱛᱟᱹᱣ ᱞᱮᱱᱠᱷᱟᱱ ᱫᱚᱢ ᱡᱤᱛᱟᱹᱣ ᱱᱟ ᱟᱨ ᱡᱩᱫᱤ ᱞᱟᱦᱟ ᱨᱮᱜᱮ ᱡᱩᱫᱤ ᱦᱟᱨᱟᱢ ᱢᱚᱱᱮ ᱞᱮᱠᱷᱟᱡ ᱵᱚᱞᱮ ᱵᱟᱢ ᱠᱩᱨᱩᱢᱩᱴᱩ ᱤᱫᱤ ᱞᱮᱠᱷᱟᱡ ᱤᱱᱟᱹ ᱠᱷᱚᱡ ᱡᱩᱫᱤ ᱛᱟᱭᱚᱢ ᱥᱮᱫ ᱮᱢ ᱨᱩᱣᱟᱹᱲ ᱞᱮᱱᱠᱷᱟᱡ ᱫᱚ ᱛᱟᱦᱚᱞᱮ ᱪᱟᱵᱟᱭᱮᱱᱟ ᱪᱟᱵᱟᱭᱱᱟ ᱪᱟᱵᱟᱭᱱᱟ ᱛᱟᱭᱚᱢ ᱛᱮ ᱥᱮᱥ ᱢᱮᱥ ᱨᱮ ᱟᱢᱟᱜ ᱩᱢᱩᱨ ᱢᱟ ᱞᱟᱹᱴᱩ ᱜᱮᱭᱟ ᱱᱮᱛᱟᱨ ᱟᱨ ᱢᱤᱫᱴᱤᱡ ᱧᱮᱞ ᱧᱟᱢ ᱫᱟ ᱤᱧ ᱫᱩᱞᱟᱹᱲ ᱨᱮ ᱡᱩᱫᱤ ᱱᱚᱣᱟ ᱠᱚ ᱫᱩᱞᱟᱹᱲᱚᱜ ᱠᱟᱱᱟ ᱠᱚ ᱮᱱᱠᱷᱟᱱ ᱫᱚ ᱚᱱᱠᱟ ᱵᱤᱪ ᱨᱮ ᱡᱷᱚᱜᱽᱲᱟ ᱢᱟᱜᱽᱲᱟ ᱪᱮᱫ ᱠᱚ ᱦᱩᱭᱩᱜᱼᱟ ᱫᱚᱠᱟ ᱮᱢᱟᱱ ᱛᱮᱭᱟᱜ ᱪᱮᱫ ᱠᱚ ᱮᱱᱠᱷᱟᱱ ᱫᱚ ᱱᱚᱣᱟ ᱨᱮ ᱟᱨ ᱠᱩᱲᱤ ᱥᱮ ᱠᱚᱲᱟ ᱠᱚᱦᱚᱸ ᱟᱹᱰᱤ ᱠᱷᱟᱴᱚ ᱠᱚ ᱦᱩᱫᱤᱥ ᱫᱟ ᱢᱟᱥᱮ ᱟᱢ ᱱᱚᱣᱟ ᱨᱮ ᱨᱚᱲ ᱛᱟᱞᱟᱝ ᱢᱮ ᱛᱷᱚᱲᱟ ᱪᱮᱫᱟᱜ ᱱᱚᱝᱠᱟ ᱫᱚ ᱦᱩᱭᱩᱜ ᱠᱟᱱᱟ ᱟᱪᱪᱷᱟ ᱫᱩᱞᱟᱹᱲ ᱨᱮ

ᱢᱟᱱᱮ ᱠᱤ ᱟᱵᱚ ᱱᱩᱱᱟᱹᱜ ᱢᱟᱨᱟᱝ ᱠᱷᱚᱡ ᱠᱚ ᱦᱟᱨᱟᱭᱮᱫ ᱵᱚᱱᱟ ᱠᱟᱹᱴᱤᱡ ᱠᱷᱚᱡ ᱟᱨ ᱡᱩᱫᱤ ᱠᱩᱲᱤ ᱠᱷᱟᱹᱛᱤᱨ ᱥᱮ ᱥᱮ ᱠᱩᱲᱤ ᱦᱚᱲ ᱦᱚᱸ ᱠᱚᱲᱟ ᱠᱷᱟᱹᱛᱤᱨ ᱵᱚ ᱡᱤᱣᱤ ᱵᱚ ᱟᱞᱟᱭᱫᱟ ᱮᱠᱫᱚᱢ ᱱᱚᱣᱟ ᱫᱚ ᱜᱟᱹᱞᱟᱹᱛ ᱜᱮᱭᱟ ᱟᱞᱚᱯᱮ ᱠᱟᱹᱢᱤᱭᱟ ᱛᱤᱱᱟᱹᱜ ᱤᱧ ᱨᱮᱱ ᱵᱷᱤᱭᱩᱣᱟᱨᱥ ᱛᱤᱱᱟᱹᱜ ᱯᱷᱮᱱᱥ ᱟᱨ ᱛᱤᱱᱟᱹᱜ ᱚᱰᱤᱭᱮᱱᱥ ᱠᱚ ᱢᱮᱱᱟᱜ ᱯᱮᱭᱟ ᱱᱚᱣᱟ ᱠᱚᱫᱚ ᱮᱠᱫᱚᱢ ᱜᱟᱹᱞᱟᱹᱛ ᱜᱮᱭᱟ ᱜᱚᱜᱚ ᱵᱟᱵᱟ ᱢᱤᱫ ᱫᱚᱢ ᱦᱩᱫᱤᱥ ᱛᱤᱭᱳᱜ ᱯᱮ ᱠᱷᱟᱹᱞᱤ

ᱪᱮᱫ ᱠᱩᱲᱤ ᱞᱟᱹᱜᱤᱫ ᱫᱚᱢ ᱧᱤᱨ ᱵᱟᱲᱟᱭᱟ ᱟᱢᱟᱜ ᱯᱷᱤᱭᱩᱪᱟᱨ ᱵᱮᱱᱟᱣ ᱛᱟᱢ ᱡᱮ ᱵᱚᱞᱮ ᱟᱢ ᱡᱟᱦᱟᱸᱭ ᱢᱤᱫᱴᱮᱡ ᱠᱩᱲᱤᱢ ᱠᱩᱥᱤ ᱠᱟᱣᱫᱮᱭᱟ ᱩᱱᱤ ᱟᱡ ᱵᱟᱭ ᱠᱩᱥᱤᱭᱟᱢ ᱠᱷᱟᱡ ᱩᱱᱤ ᱟᱡ ᱵᱟᱭ ᱠᱮᱭᱟᱨ ᱢᱮ ᱠᱷᱟᱡ ᱫᱚ ᱟᱢ ᱫᱚ ᱵᱚᱞᱮ ᱮᱠᱟ ᱦᱟᱱᱮ ᱜᱚᱡᱚᱜ ᱟᱢ ᱥᱮᱢ ᱪᱤᱠᱟᱹᱜᱼᱟ ᱮᱢᱟᱱ ᱛᱮᱭᱟᱜ ᱠᱚ ᱟᱹᱰᱤ ᱟᱭᱢᱟ ᱱᱚᱝᱠᱟ ᱜᱮ ᱪᱟᱞᱟᱜ ᱠᱟᱱᱟ ᱜᱚᱡᱚᱜ ᱢᱟ ᱯᱟᱹᱥᱤ ᱜᱚᱡ ᱯᱟᱹᱥᱤ ᱜᱚᱡ ᱢᱮᱱᱟᱜᱼᱟ ᱨᱟᱱ ᱠᱚ ᱧᱩᱭᱮᱫᱟ ᱱᱚᱣᱟ ᱫᱚ ᱮᱠᱫᱚᱢ ᱟᱹᱰᱤ ᱜᱟᱹᱞᱟᱹᱛ ᱜᱮᱭᱟ ᱟᱹᱰᱤ ᱜᱟᱹᱞᱟᱹᱛ ᱜᱮᱭᱟ ᱟᱢ ᱚᱱᱟ ᱠᱚ ᱵᱟᱝ ᱪᱤᱠᱟ ᱠᱟᱛᱮ ᱟᱢ ᱦᱩᱫᱤᱥᱚᱜ ᱢᱮ ᱡᱮ ᱵᱚᱞᱮ ᱤᱧ ᱠᱟᱹᱴᱤᱡ ᱠᱷᱚᱱ ᱜᱚᱜᱚ ᱵᱟᱵᱟ ᱠᱚ ᱦᱟᱨᱟ ᱠᱤᱫᱤᱧᱟ ᱪᱤᱠᱟ ᱞᱟᱹᱜᱤᱫ ᱠᱚ ᱦᱟᱨᱟ ᱠᱤᱫᱤᱧᱟ ᱪᱮᱫ ᱩᱱᱤ ᱠᱩᱲᱤ ᱠᱩᱲᱤ ᱠᱷᱟᱹᱛᱤᱨ ᱩᱱᱤ ᱠᱩᱲᱤ ᱡᱮ ᱟᱢ ᱵᱟᱭ ᱠᱩᱥᱤᱭᱟᱢ ᱠᱟᱱ ᱚᱱᱟ ᱠᱷᱟᱹᱛᱤᱨ ᱚᱱᱟᱛᱮ ᱟᱢ ᱫᱚ ᱱᱚᱣᱟ ᱫᱷᱟᱹᱨᱛᱤ ᱠᱷᱚᱱ ᱩᱴᱷᱟᱹᱣ ᱪᱟᱞᱟᱜ ᱮᱢ ᱦᱩᱫᱤᱥᱟ ᱚᱱᱟ ᱫᱚ ᱵᱮᱥ ᱠᱟᱛᱷᱟ ᱵᱟᱝ ᱠᱟᱱᱟ ᱟᱢ ᱟᱢᱟᱜ ᱠᱮᱨᱤᱭᱟᱨ ᱨᱮ ᱠᱟᱹᱢᱤ ᱢᱮ ᱟᱢᱟᱜ ᱯᱷᱤᱭᱩᱪᱟᱨ ᱟᱢᱟᱜ ᱞᱟᱭᱤᱯᱷ ᱵᱮᱱᱟᱣ ᱛᱟᱢ ᱢᱟᱱᱮ ᱞᱟᱭᱤᱯᱷ ᱵᱮᱱᱟᱣ ᱨᱮᱫᱚ ᱥᱚᱢᱚᱭ ᱫᱚ ᱮᱢ ᱡᱟᱹᱨᱩᱲ ᱜᱮᱭᱟ ᱱᱚᱣᱟ ᱫᱚ ᱡᱚᱛᱚ ᱦᱚᱲ ᱠᱚ ᱨᱚᱲᱟ ᱵᱩᱡᱷᱟᱹᱣ ᱢᱮ ᱟᱹᱞᱤᱧ ᱱᱚᱜᱼᱚᱭ ᱱᱤᱛᱚᱜ ᱦᱚᱸ ᱠᱟᱹᱢᱤ ᱫᱤᱥᱚᱢ ᱨᱮ ᱢᱮᱱᱟᱜ ᱞᱤᱧᱟ ᱱᱚᱣᱟ ᱠᱚ ᱠᱷᱟᱹᱛᱤᱨ ᱱᱤᱡᱮᱨᱟᱜ ᱞᱟᱭᱤᱯᱷ ᱠᱷᱟᱹᱛᱤᱨ ᱛᱮ ᱠᱟᱹᱢᱤ ᱫᱤᱥᱚᱢ ᱦᱮᱡ ᱠᱟᱛᱮ ᱡᱩᱫᱤ ᱟᱢ ᱢᱤᱫᱴᱮᱡ ᱡᱟᱦᱟᱱᱟᱜ ᱢᱤᱫᱴᱮᱡ ᱴᱟᱨᱜᱮᱴ ᱠᱟᱛᱮ ᱵᱟᱢ ᱨᱩᱣᱟᱹᱲ ᱞᱮᱱᱠᱷᱟᱱ ᱫᱚ ᱪᱮᱫ ᱦᱚᱸ ᱵᱟᱝ ᱦᱩᱭᱩᱜᱼᱟ ᱦᱩᱸ ᱜᱚᱴᱟ ᱵᱚᱪᱷᱚᱨ ᱜᱮ ᱱᱚᱝᱠᱟ ᱜᱮ ᱦᱤᱡᱩᱜ ᱞᱟᱜᱟᱜᱼᱟ ᱵᱟᱯᱞᱟᱜ ᱟᱢ ᱟᱵᱟᱨ ᱟᱨᱚ ᱱᱚᱛᱮ ᱜᱮ ᱦᱤᱡᱩᱜ ᱡᱟᱹᱨᱩᱲ ᱛᱟᱢᱟ ᱛᱚ ᱚᱱᱟᱛᱮ ᱟᱵᱚ ᱦᱩᱫᱤᱥᱚᱜ ᱟᱵᱚᱱ ᱟᱵᱚ ᱛᱷᱚᱲᱟ ᱜᱟᱱ ᱟᱸ, ᱵᱟᱦᱨᱮ ᱫᱤᱥᱚᱢ ᱨᱮ ᱠᱚᱲᱟ ᱠᱚ ᱟᱯᱮ ᱡᱟᱦᱟᱱᱟᱜ ᱯᱮ ᱚᱠᱟ ᱯᱮ ᱴᱟᱨᱜᱮᱴ ᱠᱟᱣᱫᱟ ᱚᱱᱟ ᱪᱤᱠᱟ ᱠᱟᱛᱮ ᱜᱮ ᱨᱩᱣᱟᱹᱲᱚᱜ ᱯᱮ ᱦᱮᱸ ᱟᱨ ᱡᱮᱢᱚᱱ ᱟᱵᱚ ᱥᱮᱫ ᱟᱥᱟᱢ ᱨᱮᱦᱚᱸ ᱡᱟᱦᱟᱱᱟᱜ ᱡᱮᱢᱚᱱ ᱵᱚ ᱪᱮᱠᱟ ᱫᱟᱲᱮᱭᱟᱜ ᱢᱟᱱᱮ ᱠᱷᱟᱴᱚ ᱟᱞᱚᱯᱮ ᱦᱩᱫᱤᱥᱟ ᱵᱚᱞᱮ ᱴᱷᱤᱠ ᱜᱮᱭᱟ ᱟᱹᱞᱤᱧ ᱜᱟᱞᱢᱟᱨᱟᱣ ᱮᱱᱟ ᱟᱯᱮ ᱛᱷᱚᱲᱟ ᱜᱟᱱ ᱥᱤᱠᱷᱱᱟᱹᱛ ᱯᱮ ᱧᱟᱢ ᱠᱮᱫᱟ ᱡᱟᱹᱱᱤᱡ ᱛᱚ ᱛᱟᱵᱚᱱ ᱯᱮ ᱟᱨ ᱥᱮᱭᱟᱨ ᱛᱟᱵᱚᱱ ᱯᱮ ᱦᱮᱸ ᱱᱚᱣᱟ ᱜᱮ ᱟᱥᱚᱞ ᱠᱟᱛᱷᱟ ᱫᱚ ᱵᱚᱞᱮ ᱟᱯᱮ ᱡᱮᱭᱥᱮ ᱠᱤ ᱟᱹᱞᱤᱧ ᱛᱮᱦᱮᱧ ᱟᱹᱞᱤᱧᱟᱜ ᱜᱟᱞᱢᱟᱨᱟᱣ ᱛᱤᱥ ᱦᱚᱸ ᱵᱟᱹᱞᱤᱧ ᱥᱚᱫᱚᱨ ᱵᱟᱲᱟ ᱟᱠᱟᱫ ᱛᱟᱦᱮᱱᱟ ᱟᱯᱮ ᱠᱚ ᱥᱟᱢᱟᱝ ᱨᱮ ᱛᱮᱦᱮᱧ ᱟᱹᱞᱤᱧ ᱞᱤᱧ ᱥᱚᱫᱚᱨᱚᱜ ᱯᱮᱭᱟ ᱢᱟᱱᱮ ᱠᱤ ᱚᱯᱥᱚᱨ ᱟᱨ ᱥᱚᱢᱚᱭ ᱠᱚ ᱠᱷᱩᱞᱟᱹᱣ ᱮᱱ ᱛᱟᱹᱞᱤᱧ ᱛᱮ ᱟᱹᱛ ᱞᱤᱧ ᱧᱟᱢ ᱠᱮᱫᱟ ᱚᱯᱥᱚᱨ ᱞᱤᱧ ᱧᱟᱢ ᱠᱮᱫᱟ ᱛᱚ ᱱᱤᱛᱚᱜ ᱵᱷᱤᱰᱤᱭᱳ ᱦᱚᱸ ᱟᱹᱰᱤ ᱥᱟᱺᱜᱤᱧ ᱪᱟᱞᱟᱜ ᱠᱟᱱᱟ ᱟᱹᱰᱤ ᱞᱚᱢᱵᱟ ᱦᱩᱭᱩᱜ ᱠᱟᱱᱟ ᱛᱚ ᱥᱚᱨᱴᱠᱟᱴ ᱛᱮ ᱱᱤᱛᱚᱜ ᱢᱩᱪᱟᱹᱫ ᱨᱮᱭᱟᱜ ᱞᱤᱧ ᱠᱩᱨᱩᱢᱩᱴᱩᱭᱟᱞᱤᱧ ᱟᱯᱮ ᱡᱟᱦᱟᱸ ᱞᱮᱠᱟ ᱜᱮ ᱥᱟᱯᱳᱨᱴ ᱮᱢᱚᱜ ᱯᱮ ᱪᱮᱫ ᱞᱮᱠᱟ ᱵᱟᱰᱟᱭ ᱜᱮᱭᱟ ᱯᱮ ᱪᱮᱱᱮᱞ ᱠᱚ ᱢᱮᱱᱟᱜᱼᱟ ᱞᱟᱹᱭ ᱠᱟᱫᱟᱞᱤᱧ ᱚᱱᱟ ᱯᱮ ᱫᱤᱥᱟᱹ ᱠᱟᱜ ᱠᱷᱟᱱ ᱢᱚᱡᱽ ᱜᱮ ᱟᱨ ᱵᱷᱤᱰᱤᱭᱳ ᱟᱨ ᱟᱹᱰᱤ ᱯᱩᱨᱟᱹ ᱧᱮᱞ ᱩᱥᱟᱹᱨᱟ ᱨᱮᱭᱟᱜ ᱜᱮ- ᱠᱩᱨᱩᱢᱩᱴᱩᱭ ᱯᱮ ᱟᱹᱰᱤ ᱩᱥᱟᱹᱨᱟ ᱜᱮ ᱟᱥᱟᱢ ᱨᱚ ᱚᱯᱷᱤᱥᱤᱭᱟᱞ ᱨᱮ ᱵᱷᱤᱰᱤᱭᱳ ᱦᱤᱡᱩᱜᱚᱜᱼᱟ ᱟᱫᱚ ᱟᱯᱮ ᱯᱮ ᱪᱟᱞᱟᱣ ᱠᱟᱛᱮ ᱯᱮ ᱥᱟᱵᱥᱠᱨᱟᱭᱤᱵ ᱨᱮᱰᱤ ᱠᱟᱜ ᱨᱮᱦᱚᱸ ᱴᱷᱤᱠ ᱜᱮᱭᱟ ᱟᱯᱮ ᱯᱷᱟᱨᱥᱴ ᱨᱮ ᱱᱳᱴᱤᱯᱷᱤᱠᱮᱥᱚᱱ ᱯᱮ ᱧᱟᱢᱟ ᱦᱩᱸ ᱚᱵᱚᱥᱥᱚ ᱚᱱᱟ ᱫᱚ ᱥᱟᱵᱥᱠᱨᱟᱭᱤᱵ ᱨᱮᱰᱤ ᱠᱟᱜ ᱯᱮ ᱡᱮᱭᱥᱮ ᱠᱤ ᱟᱢ ᱡᱩᱫᱤ ᱚᱱᱟ ᱵᱟᱢ ᱥᱟᱵᱥᱠᱨᱟᱭᱤᱵ ᱞᱮᱠᱷᱟᱡ ᱫᱚ ᱪᱤᱠᱟᱛᱮ ᱟᱢ ᱩᱥᱟᱹᱨᱟᱢ ᱧᱟᱢ ᱜᱚᱫᱟ ᱟᱨᱮᱢ ᱥᱟᱵᱥᱠᱨᱟᱭᱤᱵ ᱫᱚᱦᱚ ᱠᱟᱜ ᱠᱷᱟᱡ ᱫᱚ ᱡᱚᱠᱷᱚᱱ ᱜᱮ ᱟᱢ ᱚᱠᱟ ᱦᱤᱞᱳᱜ ᱚᱱᱟ ᱚᱠᱟ ᱥᱚᱢᱚᱭ ᱨᱮ ᱚᱱᱟ ᱵᱷᱤᱰᱤᱭᱳᱢ ᱟᱯᱞᱳᱰᱚᱜᱼᱟ ᱵᱟᱝ ᱛᱟᱦᱚᱞᱮ ᱵᱚᱞᱮ ᱠᱤ ᱤᱭᱩᱴᱩᱵ ᱳᱯᱮᱱ ᱥᱟᱶᱛᱮ ᱟᱢ ᱚᱱᱟᱢ ᱧᱟᱢᱟ